ᱱᱚᱣᱟ ᱢᱚᱱᱮ ᱨᱮ ᱢᱤᱫ ᱫᱷᱟᱣ ᱥᱩᱭᱟ ᱥᱮᱸᱜᱮᱞ ᱥᱟᱞᱜᱟᱣ ᱞᱮᱱᱠᱷᱟᱱ ᱢᱚᱜᱚᱫ ᱢᱚᱜᱚᱫ ᱡᱩᱞ ᱫᱷᱟᱹᱜᱟᱹᱣ ᱠᱟᱛᱮ ᱥᱟᱝ ᱵᱟᱸᱫᱚ ᱱᱟᱹᱲᱤ ᱞᱮᱠᱟ ᱛᱚᱯᱚᱞ ᱟᱠᱟᱱ ᱟᱞᱟᱠ ᱡᱟᱹᱨᱤ ᱱᱟᱹᱲᱤ ᱞᱮᱠᱟ ᱜᱟᱵᱟᱱ ᱟᱠᱟᱱ ᱥᱤᱵᱤᱞ ᱫᱩᱞᱟᱹᱲ ᱥᱟᱹᱜᱟᱹᱭ ᱠᱚᱭ ᱞᱚ ᱟᱛᱟᱨ ᱨᱚᱸᱜᱚ ᱛᱚᱨᱚᱡ ᱠᱟᱜᱼᱟ ᱦᱩᱰᱤᱧ ᱦᱩᱰᱤᱧ ᱛᱩᱲᱤ ᱛᱤᱞᱢᱤᱧ ᱤᱱ ᱥᱮᱬᱟ ᱠᱟᱛᱷᱟ ᱚᱠᱟ ᱞᱮᱠᱟᱨᱮ ᱫᱮᱣᱤᱱᱤ ᱛᱟᱞᱮ ᱞᱮᱠᱟ ᱢᱟᱨᱟᱝ ᱥᱮᱬᱟ ᱠᱟᱛᱮ ᱥᱚᱦᱟᱜᱽ ᱥᱟᱹᱜᱟᱹᱭ ᱠᱚᱭ ᱢᱟᱜ ᱥᱟᱢᱟᱜ ᱛᱚᱯᱟᱜ ᱛᱷᱩᱠᱟᱹᱢ ᱪᱷᱤᱛᱤ ᱵᱤᱛᱤ ᱠᱷᱤᱛᱤᱭᱟᱭ ᱫᱮᱞᱟᱵᱚ ᱵᱟᱰᱟᱭᱟ ᱢᱤᱫ ᱠᱟᱹᱦᱱᱤ ᱛᱟᱞᱟᱛᱮ᱾ ᱢᱤᱫ ᱥᱚᱢᱚᱭ ᱢᱤᱫᱴᱟᱹᱝ ᱟᱹᱛᱩ ᱨᱮ ᱢᱤᱫ ᱪᱟᱹᱥᱤ ᱛᱟᱦᱮᱸ ᱞᱮᱱᱟᱭ᱾ ᱩᱱᱤ ᱨᱤᱱ ᱵᱟᱨᱭᱟ ᱰᱟᱝᱨᱟ ᱟᱨ ᱠᱤᱪᱷᱩ ᱥᱩᱠᱨᱤ ᱠᱚ ᱛᱟᱦᱮᱸ ᱞᱮᱱᱟ᱾ ᱟᱸᱜᱟ ᱢᱟᱨᱥᱟᱞ ᱥᱮᱛᱟᱜ ᱞᱮᱱ ᱠᱷᱟᱱ ᱫᱤᱱ ᱜᱮ ᱩᱱᱤ ᱪᱟᱹᱥᱤ ᱫᱚ ᱰᱟᱝᱨᱟ ᱠᱤᱱ ᱡᱚᱢ ᱞᱟᱹᱜᱤᱫ ᱪᱷᱟᱹᱱᱤ ᱜᱮᱫ ᱟᱹᱠᱤᱱᱟᱭ ᱥᱟᱶᱛᱮ ᱢᱟᱹᱰᱤ ᱫᱟᱜ ᱨᱮ ᱱᱩᱠᱩ ᱞᱮᱦᱟ ᱠᱟᱛᱮ ᱮᱢᱟ ᱠᱤᱱᱟᱭ ᱰᱟᱝᱨᱟ ᱠᱤᱱ ᱡᱚᱢ ᱡᱷᱚᱜ ᱦᱚᱲᱢᱚ ᱨᱮ ᱛᱷᱟᱯᱚ ᱛᱷᱟᱯᱚ ᱜᱚᱞᱚᱝ ᱠᱟᱛᱮ ᱫᱩᱞᱟᱹᱲ ᱧᱚᱜ ᱠᱤᱱᱟᱭ ᱚᱱᱟ ᱛᱟᱭᱚᱢ ᱥᱤᱭᱳᱜ ᱞᱟᱹᱜᱤᱫ ᱵᱟᱹᱫᱽ ᱛᱮ ᱤᱫᱤ ᱠᱤᱱᱟᱭ ᱵᱟᱝᱠᱷᱟᱱ ᱫᱚ ᱥᱟᱜᱟᱲ ᱜᱚᱦᱟᱲ ᱚᱪᱚ ᱠᱤᱱᱟᱭ ᱛᱟᱨᱟᱥᱤᱧᱚᱜ ᱠᱷᱟᱱ ᱩᱢ ᱟᱹᱨᱩᱵ ᱯᱷᱩᱨᱪᱟᱹ ᱠᱟᱛᱮ ᱡᱤᱭᱟᱹᱲ ᱦᱟᱹᱨᱭᱟᱹᱲ ᱞᱮᱜᱮᱡ ᱞᱮᱜᱮᱡ ᱛᱟᱥᱟᱫ ᱤᱨ ᱟᱹᱜᱩᱣᱟᱹᱠᱤᱱᱟᱭ ᱥᱩᱠᱨᱤ ᱠᱚ ᱠᱷᱟᱱ ᱫᱟᱠᱟ ᱥᱟᱶ ᱢᱟᱹᱰᱤ ᱫᱟᱜ ᱜᱮ ᱱᱤᱨᱜᱷᱟᱹᱛ ᱰᱮᱦᱮᱨ ᱰᱷᱟᱹᱭᱩᱞ ᱰᱷᱟᱹᱭᱩᱞ ᱢᱟᱰᱭᱟ ᱨᱮᱠᱚ ᱵᱷᱩᱠ ᱫᱩᱞ ᱟᱠᱚᱣᱟ ᱫᱩᱞ ᱟᱠᱚ ᱪᱷᱚᱴ ᱡᱚᱛᱚ ᱥᱩᱠᱨᱤ ᱠᱚ ᱛᱩᱵᱩᱝ ᱢᱤᱫ ᱜᱚᱫᱚᱜᱼᱟ ᱠᱷᱟᱹᱞᱤ ᱥᱟᱜᱚᱨ ᱵᱟᱜᱚᱨ ᱠᱚ ᱡᱚᱢᱟ ᱦᱮᱯᱨᱟᱣ ᱠᱟᱱ ᱞᱮᱠᱟ ᱨᱮᱯᱮᱡ ᱨᱟᱯᱟᱪᱟ ᱵᱤᱭᱮᱱᱟ ᱪᱮᱠᱚ ᱵᱟᱝ ᱚᱱᱟ ᱵᱟᱲᱟᱭ ᱞᱟᱹᱜᱤᱫ ᱩᱱᱤ ᱠᱤᱥᱟᱹᱬ ᱪᱮ ᱚᱲᱟᱜ ᱦᱚᱲ ᱨᱮᱦᱚᱸ ᱡᱟᱦᱟᱸᱭ ᱡᱚᱡᱚᱢ ᱠᱚ ᱮᱢᱟ ᱠᱚᱣᱟ ᱚᱠᱚᱭ ᱦᱚᱸ ᱢᱤᱫ ᱫᱷᱟᱣ ᱜᱟᱱ ᱵᱟᱠᱚ ᱠᱚᱭᱚᱜ ᱨᱩᱣᱟᱹᱲ ᱵᱤᱰᱟᱹᱣᱟ ᱚᱱᱟᱜᱮ ᱥᱩᱠᱨᱤ ᱮᱸᱜᱟᱦᱟᱜ ᱫᱚ ᱢᱚᱱᱮᱨᱮ ᱟᱹᱰᱤ ᱥᱚᱠᱛᱚ ᱫᱩᱠ ᱚᱱᱟ ᱠᱷᱟᱹᱛᱤᱨ ᱜᱮ ᱥᱩᱭᱟ ᱥᱮᱸᱜᱮᱞ ᱛᱟᱭ ᱢᱚᱱᱮᱨᱮ ᱢᱚᱜᱚᱫ ᱢᱚᱜᱚᱫ ᱥᱟᱞᱜᱟᱣ ᱮᱱᱟ ᱪᱮᱫ ᱠᱷᱟᱹᱛᱤᱨ ᱠᱤᱥᱟᱹᱬ ᱫᱚ ᱰᱟᱝᱨᱟ ᱠᱤᱱ ᱠᱷᱟᱱ ᱩᱱᱟᱹᱜ ᱮ ᱜᱚᱨᱚᱡᱽ ᱫᱩᱞᱟᱹᱲ ᱟᱹᱠᱤᱱᱟ ᱟᱨ ᱟᱠᱚ ᱥᱩᱠᱨᱤ ᱠᱚ ᱠᱷᱟᱱ ᱩᱱᱟᱹᱜ ᱮ ᱦᱤᱱ ᱦᱤᱱᱚᱥᱛᱟᱭᱮᱫ ᱠᱚᱣᱟ ᱢᱮᱱᱛᱮ ᱚᱱᱟ ᱞᱟᱹᱜᱤᱫ ᱜᱮ ᱥᱩᱠᱨᱤ ᱮᱸᱜᱟ ᱫᱚ ᱛᱤᱱᱟᱹᱜ ᱫᱤᱱ ᱦᱩᱭᱩᱜ ᱠᱟᱱᱟ ᱠᱤᱥᱟᱹᱬ ᱚᱠᱟ ᱞᱮᱠᱟᱨᱮ ᱦᱚᱭᱨᱟᱱ ᱦᱚᱸ ᱞᱚᱠᱚᱪᱚᱜᱼᱟᱭ ᱡᱚᱛᱚ ᱠᱟᱢ ᱠᱟᱡᱽ ᱛᱟᱭ ᱚᱠᱟ ᱞᱮᱠᱟᱨᱮ ᱚᱴᱠᱟᱣ ᱛᱟᱦᱮᱱᱟ ᱟᱨ ᱜᱮ ᱰᱟᱝᱨᱟ ᱠᱤᱱ ᱥᱟᱶ ᱫᱩᱞᱟᱹᱲ ᱥᱟᱹᱜᱟᱹᱭ ᱛᱟᱭ ᱨᱟᱹᱯᱩᱫ ᱨᱚᱪᱚᱫᱚᱜᱼᱟ ᱚᱱᱟ ᱵᱟᱠᱷᱨᱟ ᱛᱮ ᱦᱟᱸᱫᱽ ᱯᱷᱤᱠᱤᱨ ᱠᱚᱜᱮ ᱪᱤᱱᱛᱟᱹ ᱩᱭᱦᱟᱹᱨ ᱵᱟᱲᱟᱭᱮᱫ ᱛᱟᱦᱮᱱᱮ᱾ ᱢᱤᱫ ᱫᱤᱱ ᱦᱤᱞᱚᱜ ᱛᱟᱨᱟᱥᱤᱧ ᱵᱮᱲᱟ ᱰᱟᱝᱜᱽᱨᱟ ᱠᱤᱱ ᱠᱟᱹᱢᱤ ᱵᱷᱟᱜᱟᱣ ᱡᱚᱢ ᱥᱟᱹᱛ ᱠᱟᱛᱮ ᱵᱩᱨᱩᱢ ᱵᱟᱲᱟ ᱦᱟᱠᱟᱱᱟ ᱠᱤᱱ ᱟᱨ ᱢᱚᱱ ᱠᱩᱥᱤ ᱱᱤᱨᱡᱟᱞᱟ ᱠᱚᱜ ᱫᱩᱨ ᱠᱤᱱ ᱪᱷᱩᱴᱟᱹᱣ ᱟᱠᱟᱱᱟ᱾ ᱴᱷᱤᱠ ᱩᱱ ᱡᱷᱚᱜ ᱱᱩᱭ ᱥᱩᱠᱨᱤ ᱮᱸᱜᱟ ᱫᱚ ᱱᱚᱶᱟ ᱜᱮ ᱟᱹᱰᱤ ᱵᱷᱟᱹᱜᱤ ᱛᱟᱠ ᱠᱟᱱᱟ ᱵᱷᱟᱹᱵᱤ ᱠᱟᱛᱮ ᱟᱹᱠᱤᱱ ᱴᱷᱮᱱ ᱥᱮᱱᱚᱜ ᱟᱭ᱾ ᱥᱩᱨ ᱥᱮᱴᱮᱨ ᱠᱟᱛᱮ ᱟᱹᱰᱤ ᱡᱤᱭᱟᱹᱲ ᱜᱮ ᱫᱩᱞᱟᱹᱲ ᱥᱟᱛᱞᱟᱜ᱾ ᱢᱮᱱᱟᱭ ᱛᱤᱱᱟᱹᱜ ᱵᱤᱱ ᱠᱷᱟᱹᱴᱩᱣᱟᱹ ᱠᱟᱱᱟ ᱱᱩᱭ ᱠᱤᱥᱟᱹᱬ ᱞᱟᱹᱜᱤᱫ ᱡᱚᱛᱚ ᱨᱚᱠᱚᱢ ᱠᱟᱹᱢᱤ ᱟᱹᱵᱤᱱ ᱪᱮᱛᱟᱱ ᱨᱮ ᱞᱟᱫᱮ ᱦᱟᱣᱟᱞ ᱟᱠᱟᱦᱟᱫ ᱵᱤᱱᱟᱭ ᱤᱧ ᱢᱟ ᱟᱹᱵᱤᱱᱟᱜ ᱠᱷᱟᱹᱴᱩᱣᱟᱹ ᱧᱮᱞᱛᱮ ᱟᱹᱰᱤ ᱫᱩᱠ ᱜᱤᱧ ᱵᱩᱡᱷᱟᱹᱣᱟ ᱢᱟᱥᱮ ᱛᱤᱱᱟᱹᱜ ᱠᱚᱥᱴᱚ ᱦᱟᱨᱠᱮᱛ ᱥᱟᱥᱮᱛᱮᱫ ᱵᱤᱱᱟᱭ ᱟᱨ ᱟᱞᱮ ᱧᱮᱞ ᱞᱮᱵᱤᱱ ᱥᱮ ᱮᱸᱜᱟ ᱦᱚᱱ ᱜᱟᱨᱟᱭ ᱜᱩᱨᱩᱭ ᱡᱚᱢ ᱠᱮᱫ ᱠᱷᱟᱱ ᱞᱮ ᱛᱤᱱᱟᱹᱜ ᱢᱚᱡᱽ ᱨᱟᱹᱥᱠᱟᱹ ᱜᱮᱞᱮ ᱫᱟᱬᱟ ᱵᱟᱲᱟ ᱡᱚᱝ ᱠᱟᱱᱟ ᱠᱷᱤᱞᱰᱩ ᱮᱱᱮᱡ ᱡᱚᱝ ᱵᱷᱟᱜᱟᱣ ᱞᱮᱱᱠᱷᱟᱱ ᱞᱮ ᱵᱚᱨᱢᱚᱱᱟᱝ ᱞᱮ ᱛᱤᱭᱟᱹᱨ ᱜᱤᱛᱤᱡ ᱜᱩᱲᱫᱟᱹ ᱵᱟᱲᱟ ᱠᱚᱜ ᱠᱟᱱᱟ ᱠᱷᱟᱹᱞᱤ ᱟᱨᱟᱢ ᱜᱮ ᱟᱨᱟᱢ ᱮᱱᱠᱷᱟᱱ ᱢᱤᱫᱴᱟᱝ ᱰᱟᱝᱨᱟ ᱢᱮᱱ ᱜᱚᱫᱟᱭ ᱠᱷᱟᱹᱞᱤ ᱠᱟᱹᱢᱤ ᱥᱩᱢᱩᱝ ᱢᱟᱛᱚ ᱵᱟᱝᱟ ᱟᱹᱞᱤᱧ ᱦᱚᱸᱞᱤᱧ ᱡᱚᱢ ᱧᱩᱭᱮᱫ ᱜᱮᱭᱟ ᱵᱷᱟᱹᱜᱤ ᱜᱮ ᱠᱟᱛᱷᱟ ᱛᱮᱞᱟ ᱨᱩᱣᱟᱹᱲ ᱠᱟᱛᱮ ᱥᱩᱠᱨᱤ ᱮᱸᱜᱟ ᱠᱟᱹᱴᱤᱡ ᱡᱳᱨ ᱫᱷᱟᱨᱟ ᱠᱮᱴᱮᱡ ᱟᱲᱟᱝ ᱛᱮ ᱢᱮᱱᱟᱭ ᱠᱤᱥᱟᱱ ᱛᱚᱵᱮ ᱪᱮᱫ ᱞᱟᱹᱜᱤᱫ ᱠᱩᱭᱫᱤ ᱞᱮᱠᱟ ᱥᱟᱨᱟ ᱜᱷᱟᱹᱲᱤᱡ ᱱᱚᱡᱚᱨ ᱠᱟᱹᱵᱤᱱ ᱠᱟᱱᱟᱭ ᱱᱚᱜᱼᱚᱭ ᱛᱚ ᱛᱤᱱᱟᱹᱜ ᱢᱚᱴᱟ ᱡᱚᱲᱟ ᱵᱟᱵᱮᱨ ᱛᱮ ᱛᱚᱞ ᱩᱨᱤᱡ ᱟᱠᱟᱫ ᱵᱮᱱᱟᱭ ᱠᱷᱩᱱᱴᱤ ᱨᱮ ᱟᱞᱮ ᱞᱮᱠᱟ ᱪᱮᱫ ᱵᱤᱱ ᱫᱟᱬᱟ ᱫᱟᱲᱮᱭᱟᱜ ᱠᱟᱱᱟ ᱢᱚᱱ ᱠᱩᱥᱤ ᱤᱞᱮᱠᱟᱨ ᱥᱩᱠᱨᱤ ᱮᱸᱜᱟᱦᱟᱜ ᱱᱚᱣᱟ ᱠᱟᱛᱷᱟ ᱟᱸᱡᱚᱢ ᱠᱟᱛᱮ ᱫᱩᱥᱨᱟᱹ ᱰᱟᱝᱨᱟ ᱢᱩᱦᱤᱢ ᱟᱲᱟᱝ ᱛᱮ ᱫᱩᱠ ᱥᱟᱛᱞᱟᱜ ᱢᱮᱱᱟᱭ ᱵᱩᱦᱤᱱ ᱴᱷᱤᱠ ᱠᱟᱛᱷᱟ ᱜᱮ ᱢᱮᱱ ᱟᱠᱟᱜᱼᱟ ᱤᱠᱷᱟᱹᱱ ᱱᱚᱣᱟ ᱠᱚᱥᱴᱚ ᱡᱟᱞᱟ ᱠᱷᱚᱱᱟᱜ ᱫᱩ ᱚᱣᱟᱨ ᱚᱰᱚᱠᱚᱜ ᱞᱟᱹᱜᱤᱫ ᱠᱳᱱᱳ ᱩᱯᱟᱭ ᱜᱮ ᱵᱟᱹᱱᱩᱜ ᱟᱱᱟᱝ ᱟᱹᱞᱤᱧ ᱴᱷᱮᱱ ᱚᱱᱟ ᱪᱤᱠᱟᱹ ᱟᱹᱞᱤᱧ ᱫᱚᱞᱤᱧ ᱱᱤᱨᱩᱯᱟᱭ ᱜᱮᱭᱟ ᱫᱩᱥᱨᱟᱹ ᱰᱟᱝᱨᱟ ᱦᱟᱜ ᱠᱟᱛᱷᱟ ᱟᱸᱡᱚᱢ ᱯᱩᱨᱟᱹ ᱪᱷᱚᱴ ᱥᱩᱠᱨᱤ ᱮᱸᱜᱟ ᱢᱮᱱᱟᱭ ᱢᱤᱫᱴᱟᱝ ᱵᱩᱫᱷᱤᱧ ᱞᱟᱹᱭ ᱟᱹᱵᱤᱱᱟ ᱚᱱᱟ ᱞᱮᱠᱟᱛᱮ ᱵᱤᱱ ᱠᱟᱹᱢᱤ ᱞᱮᱠᱷᱟᱱ ᱥᱩᱠ ᱟᱨ ᱟᱨᱟᱢ ᱵᱤᱱ ᱧᱟᱢ ᱫᱟᱲᱮᱭᱟᱜᱼᱟ ᱮᱱᱠᱷᱟᱱ ᱵᱟᱱᱟᱨ ᱰᱟᱝᱨᱟ ᱢᱤᱫ ᱫᱷᱟᱣ ᱛᱮᱠᱤᱱ ᱢᱮᱱ ᱜᱚᱫᱟ ᱪᱮᱫ ᱠᱟᱛᱷᱟ ᱵᱩᱦᱤᱱ ᱢᱟᱥᱮ ᱢᱟ ᱞᱟᱜᱮ ᱞᱟᱹᱭ ᱜᱚᱫ ᱟᱹᱞᱤᱧ ᱢᱮ ᱮᱱᱠᱷᱟᱱ ᱥᱩᱠᱨᱤ ᱮᱸᱜᱟ ᱜᱚᱴᱟ ᱯᱟᱲᱟ ᱢᱟᱨᱟᱝ ᱢᱟᱨᱟᱝ ᱞᱟᱸᱰᱟ ᱞᱩᱸᱰᱩ ᱠᱚᱭᱚᱜ ᱟᱹᱪᱩᱨ ᱵᱟᱲᱟ ᱜᱚᱫᱟᱭ ᱰᱟᱝᱨᱟ ᱠᱤᱱ ᱦᱚᱸ ᱞᱩᱛᱩᱨ ᱵᱤᱫ ᱛᱷᱤᱨ ᱠᱟᱛᱮ ᱠᱟᱛᱷᱟ ᱛᱟᱭ ᱠᱤᱱ ᱟᱛᱮᱱᱟ ᱠᱷᱟᱭ ᱠᱷᱚᱭ ᱟᱲᱟᱝ ᱛᱮ ᱥᱩᱠᱨᱤ ᱮᱸᱜᱟ ᱞᱟᱹᱭ ᱟᱹᱠᱤᱱᱟᱭ ᱟᱹᱵᱤᱱ ᱢᱟ ᱥᱮᱛᱟᱜ ᱮᱱᱠᱷᱟᱱ ᱫᱤᱱ ᱜᱮ ᱠᱤᱥᱟᱹᱬ ᱡᱚᱢ ᱧᱩ ᱮᱢ ᱵᱟᱲᱟ ᱠᱟᱛᱮ ᱠᱟᱹᱢᱤ ᱤᱫᱤᱭᱮᱫ ᱵᱤᱱᱟᱭ ᱩᱱ ᱡᱚᱦᱚᱜ ᱵᱟᱲᱟᱭ ᱵᱟᱲᱟᱭ ᱛᱩᱞᱩᱡ ᱦᱚᱸᱡᱮᱫ ᱡᱚᱠᱷᱚᱢᱚᱜ ᱵᱤᱱ ᱛᱚ ᱦᱟᱸᱜ ᱚᱱᱟ ᱛᱟᱭᱱᱚᱢ ᱧᱮᱞ ᱵᱤᱱ ᱪᱮᱫ ᱞᱮᱠᱟ ᱠᱟᱢᱟᱞ ᱦᱩᱭᱩᱜ ᱠᱟᱱᱟ ᱱᱤᱱᱟᱹᱜ ᱢᱮᱱ ᱥᱟᱹᱛ ᱪᱚᱴ ᱥᱩᱠᱨᱤ ᱮᱸᱜᱟ ᱚᱸᱰᱮ ᱠᱷᱚᱱᱟᱜ ᱦᱩᱯᱩᱡ ᱥᱟᱺᱦᱤᱡ ᱮ ᱜᱩᱥᱩᱝ ᱩᱴᱷᱟᱹᱣ ᱡᱚᱝᱟ ᱯᱟᱪᱷᱮ ᱚᱠᱚᱭ ᱠᱚᱠᱚ ᱧᱮᱞ ᱮᱢᱟᱱᱮᱭᱟ ᱟᱨ ᱫᱷᱚᱨᱟ ᱮᱢᱟᱱᱚᱜᱼᱟᱭ ᱵᱚᱛᱚᱨ ᱛᱮ ᱥᱟᱹᱨᱤ ᱥᱟᱹᱨᱤ ᱜᱮ ᱫᱚᱥᱟᱨ ᱦᱤᱞᱳᱜ ᱥᱤᱭᱩᱫ ᱛᱮ ᱥᱮᱱᱚᱜ ᱡᱚᱦᱚᱜ ᱵᱟᱱᱟᱨ ᱰᱟᱝᱨᱟ ᱨᱚᱦᱚᱲ ᱚᱛ ᱨᱮᱠᱤᱱ ᱤᱠᱲᱩᱢ ᱚᱵᱚᱨ ᱜᱚᱫᱚᱜᱼᱟ ᱟᱨ ᱵᱟᱹᱠᱤᱱ ᱵᱮᱨᱮᱫᱼᱟ ᱠᱤᱥᱟᱹᱬ ᱵᱷᱟᱹᱲᱩᱢᱵᱷᱟᱜ ᱪᱟᱵᱟᱜ ᱟᱭ ᱢᱚᱱᱮᱛᱮ ᱢᱮᱱ ᱜᱚᱫᱟᱭ ᱜᱚᱴᱟ ᱵᱩᱨᱩ ᱰᱤᱲᱦᱟᱹ ᱥᱟᱜᱟᱲ ᱠᱤᱱ ᱜᱚᱦᱟᱲ ᱟᱠᱟᱜᱼᱟ ᱴᱷᱤᱴᱱᱟᱹᱜ ᱡᱚᱠᱷᱟ ᱞᱚᱥᱚ ᱨᱮᱦᱚᱸ ᱠᱟᱨᱦᱟ ᱠᱤᱱ ᱚᱨ ᱟᱬᱜᱚᱢ ᱟᱠᱟᱜᱼᱟ ᱱᱤᱛᱚᱜ ᱠᱷᱟᱱ ᱜᱮ ᱪᱮᱫ ᱠᱤᱱ ᱪᱤᱠᱟ ᱜᱚᱫ ᱮᱱᱟ ᱢᱮᱱᱛᱮ ᱟᱹᱰᱤ ᱠᱚᱥᱴᱚ ᱢᱚᱥᱴᱚ ᱛᱮ ᱦᱚᱲ ᱦᱚᱦᱚ ᱟᱹᱜᱩ ᱠᱟᱛᱮ ᱩᱱᱠᱤᱱ ᱰᱟᱝᱨᱟ ᱚᱲᱟᱜ ᱟᱹᱜᱩ ᱠᱤᱱᱟᱭ ᱟᱵᱟᱨ ᱵᱟᱢᱟᱨ ᱜᱚᱴᱟ ᱫᱟᱹᱲ ᱵᱟᱲᱟ ᱟᱹᱪᱩᱨ ᱠᱟᱛᱮ ᱵᱤᱥᱤ ᱨᱟᱨᱟᱱᱤ ᱠᱚᱵᱤᱨᱟᱡᱽ ᱧᱟᱢ ᱟᱹᱜᱩᱭᱮᱭᱟᱭ ᱪᱟᱹᱯᱩ ᱛᱩᱱᱩᱢ ᱵᱟᱲᱟ ᱠᱟᱛᱮ ᱩᱱᱤ ᱞᱟᱹᱭᱟᱭ ᱯᱚᱴᱚᱡ ᱢᱟᱨᱠᱟᱣ ᱟᱠᱟᱱᱟ ᱠᱤᱱ ᱠᱟᱴᱟ ᱰᱮᱦᱮᱨ ᱫᱚ ᱵᱟᱹᱠᱤᱱ ᱡᱚᱠᱷᱚᱢ ᱟᱠᱟᱱᱟ ᱡᱚᱢ ᱨᱟᱱ ᱦᱟᱸᱜ ᱢᱤᱢᱤᱫ ᱯᱟᱱ ᱠᱟᱛᱮ ᱥᱮᱛᱟᱜ ᱨᱮ ᱯᱮ ᱢᱟᱦᱟ ᱮᱢᱟ ᱠᱤᱱ ᱠᱷᱟᱱ ᱟᱨ ᱚᱱᱟ ᱥᱟᱶᱛᱮ ᱥᱩᱠᱨᱤ ᱤᱛᱤᱞ ᱥᱩᱱᱩᱢ ᱠᱚᱛᱮ ᱢᱟᱹᱞᱤᱥ ᱵᱟᱲᱟ ᱧᱚᱜ ᱞᱮᱠᱤᱱ ᱠᱷᱟᱱ ᱟᱹᱰᱤ ᱥᱚᱸᱜᱮ ᱦᱟᱸᱜ ᱠᱤᱱ ᱵᱮᱥ ᱜᱚᱫᱚᱜᱼᱟ᱾ ᱡᱷᱟᱹᱱᱴᱤ ᱫᱟᱱᱟᱝ ᱠᱷᱚᱱ ᱥᱩᱠᱨᱤ ᱮᱸᱜᱟ ᱩᱠᱩ ᱩᱠᱩ ᱛᱮ ᱠᱚᱭᱚᱜ ᱠᱟᱛᱮ ᱠᱟᱛᱷᱟᱭ ᱟᱸᱡᱚᱢ ᱠᱟᱱ ᱛᱟᱦᱮᱸᱫ᱾ ᱥᱩᱠᱨᱤ ᱤᱛᱤᱞ ᱥᱩᱱᱩᱢ ᱟᱸᱡᱚᱢ ᱠᱮᱫ ᱠᱷᱟᱱᱮ ᱪᱚᱢᱠᱟᱣ ᱵᱚᱛᱚᱨ ᱜᱚᱫᱚᱜᱼᱟ᱾ ᱢᱚᱱᱮ ᱛᱮ ᱢᱮᱱ ᱡᱚᱝ ᱟᱭ, ᱠᱤᱥᱟᱹᱬ ᱤᱧᱟᱜ ᱤᱛᱤᱞ ᱥᱩᱱᱩᱢ ᱛᱮᱛᱚ ᱵᱟᱭ ᱨᱟᱱ ᱠᱤᱱᱟ ᱰᱟᱝᱨᱟ ᱠᱤᱱ᱾ ᱥᱩᱠᱨᱤ ᱮᱸᱜᱟ ᱱᱚᱝᱠᱟᱭ ᱜᱩᱱᱤ ᱜᱩᱵᱤᱛᱚᱜ ᱠᱟᱱ ᱡᱚᱦᱚᱜ᱾ ᱠᱤᱥᱟᱹᱬ ᱫᱚ ᱜᱚᱴᱟ ᱯᱟᱲᱟ ᱯᱟᱱᱛᱮ ᱯᱟᱱᱛᱮ ᱛᱮ ᱚᱸᱰᱮ ᱥᱮᱸᱫᱽᱨᱟ ᱧᱟᱢᱮᱭᱟᱭ᱾ ᱛᱟᱦᱟᱣ ᱛᱟᱦᱟᱣ ᱛᱮ ᱛᱤᱱ ᱨᱮ ᱪᱚᱝ ᱟᱡ ᱴᱷᱮᱱ ᱥᱮᱴᱮᱨᱚᱜ ᱛᱮ ᱵᱟᱨ ᱛᱤ ᱛᱮ ᱦᱚᱴᱚᱜ ᱨᱮ ᱠᱮᱥ ᱠᱮᱥᱮ ᱥᱟᱵ ᱩᱨᱤᱡ ᱮᱭᱟᱭ ᱟᱨ ᱜᱷᱮᱪᱮ ᱜᱷᱮᱪᱮ ᱚᱨ ᱤᱫᱤᱭᱮᱭᱟᱭ᱾ ᱱᱚᱣᱟ ᱦᱩᱰᱤᱧ ᱦᱩᱰᱤᱧ ᱠᱷᱟᱴᱚ ᱢᱟᱪᱷᱟ ᱠᱟᱹᱦᱱᱤ ᱠᱷᱚᱱᱟᱜ ᱱᱤᱭᱟᱹ ᱜᱮ ᱥᱤᱠᱷᱱᱟᱹᱛ ᱧᱟᱢᱚᱜ ᱠᱟᱱᱟ ᱡᱮ ᱦᱚᱲ ᱦᱚᱲᱡᱮᱫ ᱠᱟᱭ ᱞᱟᱹᱜᱤᱫ ᱡᱟᱦᱟᱸ ᱰᱚᱰᱷᱟᱢ ᱞᱟᱭᱟ ᱚᱱᱟ ᱰᱚᱰᱷᱟ ᱨᱮᱫᱚ ᱱᱤᱡᱮ ᱜᱮ ᱢᱤᱫ ᱫᱤᱱᱮᱢ ᱧᱩᱨ ᱠᱷᱟᱸᱡᱚᱜᱼᱟ ᱱᱚᱣᱟ ᱫᱚ ᱥᱤᱨᱡᱚᱱ ᱨᱮᱱᱟᱜ ᱥᱟᱹᱨᱤᱭᱟᱹᱛ ᱠᱟᱱᱟ ᱚᱱᱟ ᱪᱮᱠᱟ ᱵᱟᱹᱲᱤᱡ ᱩᱭᱦᱟᱹᱨ ᱵᱤᱪᱟᱹᱨ ᱵᱷᱟᱵᱽᱱᱟ ᱠᱟᱹᱢᱤ ᱠᱷᱚᱱᱟᱜ ᱥᱟᱦᱟ ᱥᱟᱺᱜᱤᱧ ᱨᱮ ᱛᱟᱦᱮᱱ ᱜᱮ ᱵᱷᱟᱹᱜᱤᱭᱟ ᱵᱮᱥ ᱵᱷᱟᱹᱜᱤ ᱵᱩᱜᱤᱭᱟᱜ ᱠᱟᱛᱷᱟ ᱠᱚᱜᱮ ᱪᱮᱯᱮᱫ ᱥᱤᱯᱷᱤᱠᱟᱹᱣ ᱠᱷᱟᱱ ᱜᱮᱭᱟᱱ ᱦᱟᱨᱟᱜᱼᱟ ᱫᱩᱞᱟᱹᱲ ᱵᱟᱹᱲᱦᱩᱜᱼᱟ, ᱥᱟᱹᱜᱟᱹᱭ ᱥᱩᱜᱩᱲ ᱛᱟᱦᱮᱱᱟ, ᱥᱟᱶ ᱥᱟᱶᱛᱮ ᱥᱟᱶᱛᱟ ᱦᱚᱸ ᱫᱚᱲᱦᱚᱜᱼᱟ᱾ ᱜᱚᱱᱚᱝᱟᱱ ᱚᱠᱛᱚ ᱠᱷᱮᱢᱟᱣ ᱠᱟᱛᱮ ᱵᱷᱤᱰᱤᱭᱳ ᱧᱮᱞ ᱥᱟᱸᱜᱮ ᱟᱠᱟᱫ ᱠᱷᱟᱹᱛᱤᱨ ᱟᱭᱢᱟ ᱟᱭᱢᱟ ᱥᱟᱨᱦᱟᱣ᱾